ᱱᱚᱜᱼᱚᱱᱟ ᱠᱚ ᱪᱤᱛᱟᱹᱨ ᱜᱮ ᱡᱚᱛᱚ ᱠᱷᱚᱱ ᱢᱟᱨᱟᱝ ᱪᱤᱛᱟᱹᱨ ᱠᱟᱱᱟ ᱱᱚᱣᱟ ᱫᱚ ᱮᱴᱟᱜ ᱮᱴᱟᱜ ᱫᱤᱥᱚᱢ ᱨᱮᱫᱚ ᱵᱟᱝ ᱧᱟᱢ ᱜᱚᱫᱚᱜᱼᱟ ᱱᱚᱝᱠᱟᱱ ᱪᱤᱛᱟᱹᱨ ᱫᱚ ᱛᱚ ᱱᱚᱜᱼᱚᱱᱟ ᱪᱤᱛᱟᱹᱨ ᱜᱮ ᱱᱚᱜᱼᱚᱭ ᱠᱚᱲᱟ ᱠᱚ ᱦᱮᱡ ᱵᱟᱲᱟᱣ ᱠᱟᱱᱟ ᱥᱮᱞᱯᱷᱤᱜ ᱞᱟᱹᱜᱤᱫ ᱵᱟᱠᱷᱨᱟ ᱛᱮ ᱱᱩᱭ ᱦᱚᱲ ᱛᱟᱞᱮ ᱢᱤᱫᱴᱮᱡ ᱦᱤᱨᱳ ᱠᱚᱲᱟ ᱦᱤᱨᱳ ᱠᱚᱲᱟ ᱢᱮᱱᱟᱭ ᱛᱟᱞᱮᱭᱟ ᱚᱱᱛᱮ ᱨᱮ ᱪᱤᱱᱛᱟᱹ ᱛᱮ ᱞᱟᱸᱜᱟ ᱪᱟᱵᱟᱣ ᱠᱟᱱᱟᱭ ᱟᱹᱰᱤ ᱢᱟᱨᱟᱝ ᱪᱤᱱᱛᱟᱹ ᱵᱚᱦᱚᱜ ᱨᱮ ᱫᱮᱡ ᱠᱟᱫᱮ ᱛᱮ ᱩᱱᱤ ᱫᱚ ᱮᱱᱟᱱ ᱥᱮᱛᱟᱜ ᱠᱷᱚᱱ ᱫᱟᱠᱟ ᱵᱟᱭ ᱡᱚᱢ ᱟᱠᱟᱫ ᱛᱮ ᱠᱟᱡᱟᱠ ᱮ ᱩᱭᱦᱟᱹᱨ ᱵᱷᱟᱵᱽᱱᱟᱜ ᱠᱟᱱᱟ ᱚᱲᱟᱜ ᱪᱟᱞᱟᱜ ᱠᱷᱟᱹᱛᱤᱨ ᱛᱮ ᱱᱤᱭᱟᱹ ᱱᱤᱭᱟᱹ ᱫᱟᱨᱮ ᱨᱮᱭᱟᱜ ᱥᱮᱱ ᱪᱮᱫ ᱞᱮᱠᱟ ᱵᱩᱡᱷᱟᱹᱜ ᱠᱟᱱᱟ ᱵᱚᱞᱮ ᱥᱮᱱ ᱤᱭᱟᱹ ᱞᱮᱠᱟ ᱜᱮ ᱡᱷᱟᱠᱟᱥ ᱟᱹᱭᱠᱟᱹᱣᱟ ᱚᱱᱟ ᱢᱮᱱᱟᱜᱼᱟ ᱟᱫᱟ ᱨᱮᱭᱟᱜ ᱥᱮᱱ ᱠᱟᱱᱟ ᱟᱫᱷᱮ ᱥᱮᱱ ᱩᱱᱠᱩ ᱚᱱᱠᱟᱛᱮ ᱠᱚᱲᱟ ᱠᱚ ᱱᱩᱠᱩ ᱱᱚᱝᱠᱟᱛᱮ ᱠᱚᱲᱟ ᱠᱚ ᱥᱮᱞᱯᱷᱤ ᱞᱟᱹᱜᱤᱫ ᱠᱚ ᱦᱮᱡ ᱵᱟᱲᱟ ᱟᱠᱟᱱᱟ ᱵᱩᱨᱩ ᱡᱷᱟᱨᱱᱟ ᱞᱟᱛᱟᱨ ᱨᱮ ᱱᱩᱠᱩ ᱱᱚᱝᱠᱟᱛᱮ ᱱᱚᱜᱼᱚ ᱱᱟ ᱫᱟᱨᱮ ᱜᱮ ᱮᱢᱚᱱ ᱥᱮᱱ ᱠᱟᱱᱟ ᱪᱟ ᱨᱮ ᱞᱟᱜᱟᱣ ᱞᱮᱠᱷᱟᱡ ᱟᱹᱰᱤ ᱡᱚᱛᱷᱟᱛᱚᱜᱼᱟ ᱚᱱᱟ ᱫᱚ ᱚᱱᱟ ᱫᱟᱨᱮ ᱨᱮᱭᱟᱜ ᱥᱟᱠᱟᱢ ᱫᱚ ᱱᱩᱠᱩ

ᱚᱱᱟ ᱫᱟᱬᱟ ᱚᱠᱛᱮ ᱨᱮᱜᱮ ᱱᱚᱣᱟ ᱠᱚᱫᱚ ᱪᱤᱛᱟᱹᱨ ᱠᱚᱫᱚ ᱟᱯᱮ ᱥᱟᱢᱟᱝ ᱨᱮ ᱧᱮᱞ ᱧᱮᱞ ᱦᱚᱪᱚ ᱨᱮᱭᱟᱜ ᱠᱩᱨᱩᱢᱩᱴᱩ ᱮᱦᱚᱵ ᱟᱠᱟᱱᱟ